ᱤᱝᱞᱤᱥ ᱱᱟᱣᱟ ᱥᱮᱨᱢᱟ ᱥᱮᱴᱮᱨ ᱞᱮᱱᱠᱷᱟᱱ ᱱᱤᱛᱚᱜᱟᱜ ᱥᱚᱢᱚᱭ ᱨᱮ ᱧᱮᱞᱚᱜ ᱠᱟᱱᱟ ᱟᱹᱛᱩ ᱫᱤᱥᱚᱢ ᱠᱷᱚᱱ ᱮᱦᱚᱵ ᱠᱟᱛᱮ ᱢᱟᱨᱟᱝ ᱢᱟᱨᱟᱝ ᱵᱟᱡᱟᱨ ᱱᱟᱜᱟᱨ ᱠᱚᱨᱮ ᱠᱷᱮᱨᱣᱟᱲ ᱦᱚᱯᱚᱱ ᱠᱚ ᱵᱤᱨ ᱥᱚᱲᱮ ᱠᱟᱹᱢᱤ ᱦᱚᱨᱟ ᱠᱚ ᱥᱟᱯᱲᱟᱣ ᱮᱫᱼᱟ᱾ ᱱᱚᱣᱟ ᱫᱟᱹᱲ ᱫᱷᱩᱯ ᱡᱤᱵᱚᱱ ᱠᱷᱚᱱ ᱱᱟᱥᱮᱱᱟᱜ ᱚᱠᱛᱚ ᱜᱮᱡ ᱚᱰᱚᱠ ᱠᱟᱛᱮ ᱚᱠᱟ ᱡᱷᱟᱨᱱᱟ ᱜᱟᱰᱟ ᱫᱷᱟᱨᱮ ᱵᱟᱝᱠᱷᱟᱱ ᱵᱤᱨ ᱵᱩᱨᱩ ᱠᱚᱨᱮ ᱚᱱᱠᱟ ᱜᱮ ᱢᱤᱫ ᱢᱟᱨᱟᱝ ᱱᱟᱜᱟᱨ ᱨᱮᱦᱚᱸ ᱢᱤᱫ ᱴᱷᱮᱱ ᱛᱤᱱᱟᱹᱜ ᱜᱟᱱ ᱜᱷᱟᱨᱚᱸᱡᱽ ᱢᱮᱥᱟ ᱠᱟᱛᱮ ᱵᱤᱨ ᱥᱚᱲᱮ ᱞᱟᱹᱜᱤᱫ ᱫᱤᱱ, ᱴᱷᱟᱶ ᱟᱨ ᱡᱚᱛᱚ ᱨᱚᱠᱚᱢ ᱡᱚᱜᱟᱲ ᱡᱚᱱᱛᱨᱚ ᱴᱷᱤᱠ ᱴᱷᱟᱹᱣᱠᱟᱹ ᱠᱚᱜᱼᱟ᱾ ᱠᱟᱹᱨᱢᱩ ᱛᱟᱠᱚ ᱚᱲᱟᱜ ᱨᱮᱦᱚᱸ ᱚᱱᱟ ᱠᱷᱟᱹᱛᱤᱨ ᱵᱩᱜᱤ ᱛᱚᱨᱟ ᱠᱩᱥᱤᱜ ᱟᱹᱠᱤᱱ ᱟᱡ ᱨᱤᱱ ᱠᱟᱹᱡ ᱞᱮᱴᱠᱟ ᱟᱨ ᱵᱟᱹᱦᱩ ᱛᱟᱭ᱾ ᱤᱠᱷᱟᱹᱱ ᱠᱟᱹᱨᱢᱩ ᱟᱡ ᱵᱟᱵᱟ ᱫᱚ ᱢᱚᱴᱷᱮ ᱜᱮ ᱜᱚᱨᱚᱡᱽ ᱵᱟᱝ ᱦᱮᱡ ᱟᱭᱟ ᱚᱱᱟ ᱵᱤᱨ ᱥᱚᱲᱮ ᱯᱷᱤᱨ ᱥᱚᱲᱮ ᱪᱟᱞᱟᱜ ᱠᱚ᱾ ᱟᱡᱟᱜ ᱢᱮᱱ ᱛᱟᱭ, ᱤᱧ ᱢᱟ ᱜᱚᱴᱟ ᱵᱤᱨ ᱵᱩᱨᱩ ᱠᱚᱨᱮ ᱰᱟᱹᱝᱨᱤ ᱢᱮᱨᱚᱢ ᱜᱩᱯᱤ ᱠᱟᱛᱮ ᱫᱤᱱ ᱛᱤᱧ ᱪᱟᱞᱟᱜ ᱠᱟᱱ ᱛᱟᱦᱮᱸᱱ, ᱜᱚᱴᱟ ᱵᱟᱹᱫᱽ ᱵᱟᱹᱭᱦᱟᱹᱲ ᱟᱲᱮ ᱴᱟᱺᱰᱤ ᱴᱤᱠᱚᱨ ᱥᱤᱛᱩᱝ ᱪᱮᱫ ᱡᱟᱹᱯᱩᱫ ᱫᱟᱠᱟᱧ ᱡᱚᱢ ᱟᱠᱟᱫᱼᱟ ᱱᱤᱛᱚᱜ ᱚᱱᱟ ᱧᱮᱧᱮᱞ ᱟᱨᱦᱚᱸ ᱵᱟᱨᱦᱮ ᱨᱮ ᱫᱟᱠᱟ ᱡᱚᱡᱚᱢ ᱫᱚ ᱵᱟᱭ ᱪᱟᱞᱟᱜ ᱥᱟᱹᱱᱟᱹᱧ ᱠᱟᱱᱟ ᱮᱱᱠᱷᱟᱱ ᱠᱟᱹᱨᱢᱩ ᱢᱮᱱᱟᱭ ᱚᱱᱟ ᱠᱟᱛᱷᱟ ᱫᱚ ᱵᱟᱵᱟᱝᱟ ᱩᱱᱟᱹᱜ ᱫᱤᱱ ᱛᱟᱭᱚᱢ ᱨᱩᱣᱟᱹ ᱟᱡᱟᱨ ᱠᱷᱚᱱᱮᱢ ᱵᱮᱥ ᱟᱠᱟᱱᱟ ᱚᱲᱟᱜ ᱟᱨ ᱚᱲᱟᱜ ᱨᱮᱜᱮ ᱢᱮᱱᱟᱢᱟ ᱠᱟᱹᱴᱤᱡ ᱵᱟᱨᱦᱮ ᱨᱮᱢ ᱫᱟᱬᱟ ᱵᱟᱲᱟ ᱧᱚᱜᱟ ᱟᱨ ᱵᱟᱨᱯᱮ ᱦᱚᱲ ᱥᱟᱶᱮᱢ ᱢᱮᱥᱟ ᱞᱮᱱᱠᱷᱟᱱ ᱢᱚᱱᱮ ᱡᱤᱣᱤ ᱠᱚ ᱵᱮᱥ ᱫᱷᱟᱨᱟᱢ ᱵᱩᱡᱷᱟᱹᱣᱟ ᱥᱚᱸᱜᱮ ᱫᱷᱟᱨᱟᱢ ᱯᱷᱟᱸᱰᱜᱟᱨ ᱱᱤᱯᱷᱚᱴ ᱨᱩᱣᱟᱹᱲᱚᱜᱼᱟ᱾ ᱵᱟᱝ ᱵᱮᱴᱟ ᱟᱞᱚᱢ ᱡᱚᱵᱚᱨᱤᱧᱟ᱾ ᱤᱧ ᱫᱚ ᱡᱚᱛᱚ ᱦᱚᱲ ᱜᱮᱯᱮ ᱠᱩᱥᱤᱭᱟᱹᱧ ᱠᱟᱱᱟ ᱟᱢ ᱦᱚᱸ, ᱵᱟᱹᱦᱩ ᱦᱚᱸ ᱟᱨ ᱜᱚᱲᱚᱢᱤᱧ ᱠᱚᱲᱟ ᱦᱚᱸ᱾ ᱟᱯᱮ ᱜᱮ ᱛᱟᱵᱚ ᱪᱟᱞᱟᱜ ᱯᱮ ᱤᱧ ᱫᱚ ᱦᱟᱸᱜ ᱚᱲᱟᱜ ᱤᱧ ᱦᱚᱨᱦᱚ ᱦᱟᱛᱟᱲᱟ᱾ ᱚᱲᱟᱜ ᱫᱚ ᱵᱟᱝ ᱚᱠᱚᱭ ᱦᱚᱸ ᱵᱟᱠᱚ ᱟᱹᱛᱠᱤᱨ ᱤᱫᱤᱭᱟ ᱟᱨ ᱠᱟᱛᱷᱟ ᱛᱟᱦᱮᱸᱭᱮᱱᱟ ᱪᱟᱞᱟᱜ᱾ ᱟᱢ ᱵᱟᱢ ᱪᱟᱞᱟᱜ ᱠᱷᱟᱱ ᱟᱞᱮ ᱚᱠᱚᱭ ᱦᱚᱸ ᱵᱟᱞᱮ ᱥᱮᱱᱚᱜᱼᱟ᱾ ᱡᱚᱛᱚ ᱦᱚᱲ ᱛᱮ ᱚᱲᱟᱜ ᱜᱮᱵᱚ ᱦᱚᱨᱦᱚ ᱠᱟᱜᱼᱟ᱾ ᱠᱟᱹᱨᱢᱩ ᱱᱚᱠᱟᱭ ᱢᱮᱱ ᱠᱮᱫ ᱠᱷᱟᱱ ᱟᱡ ᱵᱟᱵᱟ ᱪᱮᱠᱟᱭ ᱢᱟᱱᱟᱭᱟ᱾ ᱛᱟᱭᱚᱢ ᱫᱚᱭ ᱢᱮᱱᱟ ᱦᱚᱭ ᱛᱚᱵᱮ ᱵᱟᱹᱵᱩ ᱵᱚ ᱪᱟᱞᱟᱜᱼᱟ᱾ ᱵᱟᱵᱟ ᱦᱚᱲ ᱢᱟᱲᱟᱝ ᱫᱚᱭ ᱵᱷᱟᱹᱵᱤᱛ ᱞᱟᱜᱼᱟ ᱛᱤᱱᱟᱹᱜ ᱵᱟᱨ ᱯᱮ ᱜᱟᱱᱟ ᱜᱟᱱ ᱦᱟᱸᱰᱮ ᱱᱟᱸᱰᱮ ᱠᱷᱚᱱ ᱦᱮᱡ ᱧᱟᱯᱟᱢ ᱵᱟᱡᱟᱨ ᱥᱟᱱᱛᱟᱲ ᱯᱟᱞᱮᱱᱚᱜ ᱠᱚ ᱤᱥᱤᱱ ᱵᱟᱥᱟᱝ ᱡᱚᱢ ᱧᱩ ᱨᱟᱹᱥᱠᱟᱹ ᱨᱚᱢᱚᱡᱽ ᱞᱟᱹᱜᱤᱫ᱾ ᱱᱚᱰᱮ ᱦᱮᱡ ᱠᱟᱛᱮ ᱧᱮᱞ ᱠᱚᱣᱟᱭ ᱫᱚ ᱦᱩᱰᱤᱧ ᱠᱷᱚᱱ ᱢᱟᱨᱟᱝ ᱠᱩᱲᱤ ᱠᱚᱲᱟ ᱟᱭᱳ ᱵᱟᱵᱟ ᱡᱚᱛᱚ ᱦᱚᱲ ᱟᱵᱚᱣᱟᱜ ᱞᱟᱠᱪᱟᱨ ᱞᱩᱜᱽᱲᱤ ᱦᱚᱨᱚᱜ ᱵᱟᱸᱫᱮ ᱠᱟᱛᱮ ᱵᱩᱨᱩᱫ ᱵᱩᱨᱩᱫ ᱠᱚ ᱡᱟᱣᱨᱟ ᱟᱠᱟᱱᱟ᱾ ᱜᱤᱫᱽᱨᱟᱹ ᱠᱚᱣᱟᱜ ᱤᱱᱩᱢ ᱦᱮᱯᱨᱟᱣ ᱫᱚᱦᱚ ᱟᱠᱟᱱᱟ᱾ ᱢᱟᱨᱟᱝ ᱠᱚᱣᱟᱜ ᱥᱮᱨᱮᱧ, ᱛᱩᱢᱫᱟᱜ, ᱛᱤᱨᱭᱚ ᱨᱩ ᱚᱨᱚᱝ ᱮᱢᱟᱱ ᱛᱚᱨᱟᱜ ᱠᱟᱱᱟ᱾ ᱱᱚᱶᱟ ᱠᱚ ᱧᱮᱞ ᱠᱟᱛᱮ ᱵᱷᱟᱹᱲᱩᱢᱵᱷᱟᱭ ᱪᱟᱵᱟᱜ ᱟᱭ ᱥᱟᱶᱛᱮ ᱟᱹᱰᱤ ᱨᱟᱹᱥᱠᱟᱹᱜ ᱟᱭ᱾ ᱟᱹᱛᱩ ᱫᱤᱥᱚᱢ ᱠᱷᱚᱱ ᱟᱹᱰᱤ ᱯᱷᱟᱨᱟᱠ ᱵᱟᱡᱟᱨ ᱛᱟᱞᱟ ᱨᱮᱦᱚᱸ ᱟᱵᱚᱣᱟᱜ ᱱᱤᱨᱚᱲ ᱱᱟᱯᱟᱭ ᱞᱟᱠᱪᱟᱨ ᱧᱮᱞ ᱠᱟᱛᱮ᱾ ᱤᱥᱤᱱ ᱵᱟᱥᱟᱝ ᱥᱟᱹᱛ ᱮᱱ ᱠᱷᱟᱱ ᱱᱚᱣᱟ ᱵᱤᱨ ᱥᱚᱲᱮ ᱠᱟᱹᱢᱤ ᱦᱚᱨᱟ ᱥᱟᱯᱲᱟᱣ ᱜᱟᱶᱛᱟ ᱨᱤᱱ ᱯᱟᱹᱨᱥᱤᱛ ᱜᱚᱢᱠᱮ ᱢᱮᱱᱟᱭ ᱜᱤᱫᱽᱨᱟᱹ ᱟᱨ ᱟᱭᱳ ᱵᱟᱵᱟ ᱦᱚᱲ ᱢᱟᱲᱟᱝ ᱠᱚ ᱡᱚᱢ ᱞᱮᱢᱟ ᱟᱫᱚ ᱦᱟᱸᱜ ᱟᱵᱚ ᱢᱟᱨᱟᱝ ᱦᱚᱲ ᱫᱚᱵᱚ ᱡᱚᱢᱟ ᱚᱱᱠᱟ ᱜᱮ ᱦᱩᱭ ᱮᱱᱟ ᱠᱟᱹᱨᱢᱩ ᱟᱡ ᱵᱟᱵᱟ ᱦᱚᱸ ᱯᱩᱨᱫᱩᱞ ᱠᱚ ᱥᱟᱶ ᱡᱚᱡᱚᱢ ᱫᱩᱲᱩᱵ ᱟᱭ ᱡᱚᱛᱚ ᱦᱚᱲ ᱫᱟᱠᱟ ᱡᱚᱡᱚᱢ ᱠᱚ ᱮᱦᱚᱵ ᱠᱮᱫ ᱠᱷᱟᱱ ᱟᱡ ᱦᱚᱸ ᱫᱟᱠᱟᱭ ᱞᱟᱯᱮᱫᱚᱜᱼᱟ ᱟᱫᱚ ᱛᱤ ᱛᱟᱭ ᱛᱷᱟᱨᱛᱷᱟᱨᱟᱜ ᱠᱟᱱ ᱠᱷᱟᱹᱛᱤᱨ ᱞᱩᱜᱽᱲᱤ ᱜᱚᱴᱟ ᱥᱟᱹᱠᱲᱤ ᱪᱟᱵᱟᱜ ᱟᱭ ᱚᱠᱟ ᱥᱮᱫ ᱠᱷᱚᱱ ᱪᱚᱝ ᱦᱚᱴᱟᱛ ᱩᱱ ᱡᱚᱦᱚᱜ ᱠᱟᱹᱨᱢᱩ ᱥᱮᱴᱮᱨ ᱜᱚᱫᱚᱜ ᱟᱭ ᱟᱨ ᱢᱮᱱᱟᱭ, ᱵᱟᱵᱟ, ᱪᱮᱫ ᱨᱮᱱᱟᱝ ᱟᱢ ᱛᱮᱫᱚᱢ ᱡᱚᱢᱮᱜᱼᱟ? ᱟᱡᱚ ᱟᱢᱟᱹᱧ ᱦᱟᱸᱜ᱾ ᱤᱧ ᱢᱟ ᱱᱚᱜ ᱱᱚᱶᱟ ᱠᱷᱟᱹᱛᱤᱨ ᱜᱮ ᱵᱮᱴᱟ ᱵᱟᱝ ᱦᱤᱡᱩᱜ ᱥᱟᱹᱱᱟᱹᱧ ᱠᱟᱱ ᱛᱟᱦᱮᱸᱱ᱾ ᱩᱱᱟᱹᱜ ᱦᱚᱲ ᱥᱟᱢᱟᱝ ᱨᱮ ᱞᱟᱡᱟᱣ ᱯᱟᱲᱟᱣ ᱚᱪᱚᱭᱮᱫ ᱢᱮᱭᱟᱹᱧ ᱪᱮ ᱵᱟᱝ? ᱠᱟᱹᱨᱢᱩ ᱠᱟᱛᱷᱟ ᱨᱮᱡ ᱨᱩᱣᱟᱹᱲ ᱠᱟᱛᱮ ᱢᱮᱱᱟᱭ, ᱵᱟᱝ ᱟ ᱵᱟ, ᱟᱢ ᱜᱮ ᱚᱱᱠᱟᱢ ᱩᱭᱦᱟᱹᱨᱮᱜᱼᱟ᱾ ᱤᱧ ᱫᱚ ᱮᱠᱟᱞ ᱪᱮᱫ ᱦᱚᱸ ᱵᱟᱹᱧ ᱵᱷᱟᱹᱵᱤᱭᱮᱜᱼᱟ᱾ ᱤᱧ ᱠᱟᱹᱡ ᱞᱮᱴᱠᱟᱹᱧ ᱛᱟᱦᱮᱸ ᱞᱮᱱ ᱡᱚᱦᱚᱜ ᱦᱚᱸᱛᱚ ᱛᱤᱱᱟᱹᱜ ᱫᱷᱟᱣ ᱮᱢ ᱟᱡᱚ ᱟᱠᱟᱫ ᱫᱤᱧᱟ᱾ ᱩᱱ ᱡᱚᱦᱚᱜ ᱫᱚ ᱪᱮᱫ ᱟᱢᱮᱢ ᱟᱹᱲᱤᱥᱚᱜ ᱠᱟᱱ ᱛᱟᱦᱮᱸᱫ ᱛᱮᱫᱚ ᱤᱧ ᱱᱤᱛᱚᱝ ᱟᱹᱲᱤᱥᱤᱧ ᱵᱩᱡᱷᱟᱹᱣᱟ, ᱵᱟᱹᱲᱤᱡ ᱤᱧ ᱩᱭᱦᱟᱹᱨᱟ᱾ ᱟᱯᱟ ᱦᱚᱯᱚᱱᱟᱜ ᱱᱚᱶᱟ ᱜᱟᱯᱟᱞᱢᱟᱨᱟᱣ ᱯᱟᱨᱥᱮᱛ ᱜᱚᱢᱠᱮ ᱟᱸᱡᱚᱢ ᱛᱤᱭᱩᱜᱟᱭ᱾ ᱟᱹᱠᱤᱱ ᱵᱷᱤᱛᱨᱤ ᱨᱮ ᱢᱮᱱᱟᱜ ᱜᱚᱨᱚᱡᱽ ᱫᱩᱞᱟᱹᱲ ᱧᱮᱞ ᱠᱟᱛᱮ ᱵᱟᱭ ᱥᱟᱢᱵᱽᱲᱟᱣ ᱛᱷᱤᱨ ᱫᱟᱲᱮᱭᱟᱜᱼᱟ ᱢᱚᱪᱟ ᱨᱮᱱᱟᱝ ᱨᱚᱲ ᱛᱟᱭ᱾ ᱢᱮᱱᱟᱭ, ᱵᱟᱵᱟ ᱦᱚᱲ, ᱟᱹᱵᱤᱱ ᱨᱤᱱ ᱦᱚᱯᱚᱱ ᱠᱟᱹᱨᱢᱩ ᱛᱮᱦᱮᱧ ᱡᱟᱦᱟᱸ ᱥᱮᱪᱮᱫ ᱮᱢᱟᱫ ᱵᱚᱱᱟᱭ, ᱱᱩᱠᱩ ᱠᱟᱹᱡ ᱠᱟᱹᱡ ᱵᱟᱹᱵᱩ ᱢᱟᱹᱭ ᱛᱮᱠᱚ ᱱᱚᱶᱟ ᱪᱤᱛᱟᱹᱨ ᱡᱤᱵᱚᱱ ᱵᱷᱩᱨ ᱢᱚᱱ ᱠᱷᱚᱱ ᱛᱟᱠᱚ ᱵᱟᱝ ᱤᱬᱤᱡᱚᱜᱼᱟ᱾ ᱟᱨ ᱟᱹᱵᱤᱱᱟᱜ ᱫᱩᱞᱟᱹᱲ ᱟᱫᱚᱨ ᱜᱟᱯᱟᱞᱢᱟᱨᱟᱣ ᱦᱚᱸ ᱜᱷᱟᱱᱮ ᱜᱮ ᱦᱟᱸᱜ ᱛᱟᱠᱮᱨ ᱟᱠᱚᱣᱟ ᱞᱩᱛᱩᱨ ᱦᱩᱯᱟᱹᱜ ᱨᱮ ᱟᱵᱚᱨᱤᱱ ᱟᱭᱳ ᱵᱟᱵᱟ ᱟᱨ ᱯᱩᱨᱩᱫᱷᱩᱞ ᱠᱚ ᱥᱟᱶ ᱚᱠᱟ ᱞᱮᱠᱟ ᱢᱟᱹᱱ ᱵᱮᱵᱷᱟᱨ ᱛᱮ ᱦᱩᱭᱩᱜᱼᱟ ᱚᱠᱟ ᱞᱮᱠᱟ ᱜᱟᱯᱟᱞᱢᱟᱨᱟᱣ ᱛᱮ ᱦᱩᱭᱩᱜᱼᱟ ᱱᱚᱣᱟ ᱠᱟᱛᱷᱟ ᱠᱚᱫᱚ ᱚᱠᱟ ᱚᱞ ᱟᱥᱲᱟ ᱪᱮ ᱵᱤᱨᱫᱟᱹᱜᱟᱲ ᱠᱚᱨᱮ ᱫᱚ ᱵᱟᱝ ᱪᱮᱫ ᱪᱮᱫᱼᱟ ᱱᱚᱣᱟ ᱫᱚ ᱜᱷᱟᱨᱚᱸᱡᱽ ᱠᱷᱚᱱ ᱜᱮ ᱪᱮᱫ ᱪᱮᱫᱼᱟ ᱩᱱ ᱡᱷᱚᱜ ᱠᱟᱹᱨᱢᱩᱭ ᱢᱮᱱ ᱜᱚᱫᱟ ᱤᱧ ᱦᱮᱞᱮ ᱚᱠᱚᱭ ᱪᱚᱭ ᱪᱮᱫ ᱟᱠᱟᱣᱟᱫ ᱫᱤᱧ ᱜᱤᱫᱽᱨᱟᱹ ᱡᱷᱚᱜ ᱤᱧ ᱵᱟᱵᱟ ᱦᱚᱸ ᱤᱧ ᱜᱚᱲᱚᱢ ᱟᱭᱳ ᱜᱚᱲᱚᱢ ᱵᱟᱵᱟ ᱛᱤᱠᱤᱱ ᱱᱚᱝᱠᱟ ᱜᱮ ᱫᱩᱞᱟᱹᱲ ᱡᱚᱛᱚᱱ ᱠᱤᱱᱟᱭ ᱚᱱᱟ ᱧᱮᱞ ᱧᱮᱞ ᱛᱮᱜᱤᱧ ᱦᱟᱨᱟ ᱵᱩᱨᱩ ᱟᱠᱟᱱᱟ ᱠᱟᱹᱨᱢᱩᱣᱟᱜ ᱱᱚᱣᱟ ᱠᱟᱛᱷᱟ ᱟᱸᱡᱚᱢ ᱠᱟᱛᱮ ᱧᱮᱧᱮᱞ ᱟᱸᱡᱚᱢ ᱠᱟᱱ ᱚᱸᱰᱮᱱ ᱦᱚᱲ ᱠᱚᱣᱟᱜ ᱢᱚᱱᱮᱨᱮ ᱦᱮᱲᱮᱡᱚᱜ ᱠᱟᱱ ᱠᱩᱠᱞᱤ ᱨᱮᱱᱟᱝ ᱛᱮᱞᱟ ᱦᱚᱸᱠᱚ ᱧᱟᱢᱟ ᱛᱮᱦᱮᱧᱟᱜ ᱱᱚᱣᱟ ᱦᱩᱰᱤᱧ ᱢᱟᱪᱷᱟ ᱠᱷᱟᱴᱚ ᱠᱟᱹᱦᱱᱤ ᱧᱮᱞ ᱥᱟᱸᱜᱮ ᱟᱠᱟᱫ ᱠᱷᱟᱹᱛᱤᱨ ᱟᱭᱢᱟ ᱟᱭᱢᱟ ᱥᱟᱨᱦᱟᱣ᱾